ᱱᱚᱛᱮ ᱯᱮ ᱧᱮᱞ ᱫᱟᱲᱮᱭᱟᱜ ᱠᱟᱱᱟ ᱱᱚᱛᱮ ᱱᱚᱜᱼᱚᱭ ᱡᱟᱦᱟᱸ ᱢᱟᱱᱮ ᱵᱷᱤᱰᱤᱭᱳ ᱧᱮᱞ ᱫᱟᱲᱮᱭᱟᱜ ᱠᱟᱱᱟ ᱯᱮ ᱱᱚᱣᱟ ᱚᱴᱳ ᱠᱚ ᱜᱟᱹᱰᱤ ᱡᱟᱛᱠᱤ ᱫᱚᱦᱚ ᱠᱟᱱᱟ ᱧᱮᱞ ᱫᱟᱲᱮᱭᱟᱜ ᱠᱟᱱᱟ ᱯᱮ ᱡᱮ ᱛᱤᱱᱟᱹᱜ ᱵᱷᱤᱲᱚ ᱛᱟᱦᱮᱱᱟ ᱥᱚᱱᱰᱮ ᱨᱮ ᱱᱤᱛᱚᱜ ᱢᱟ ᱪᱮᱫ ᱦᱚᱸ ᱴᱟᱭᱤᱢ ᱟᱹᱣᱨᱤᱜᱼᱟ ᱡᱚᱢ ᱴᱟᱭᱤᱢ ᱟᱹᱣᱨᱤᱜᱼᱟ ᱡᱚᱢ ᱴᱟᱭᱤᱢ ᱦᱩᱭ ᱞᱮᱱᱠᱷᱟᱱ ᱦᱟᱸᱜ ᱛᱤᱱᱟᱹᱜ ᱵᱷᱤᱲᱚ ᱛᱟᱦᱮᱱᱟ ᱚᱱᱟ ᱢᱟ ᱦᱟᱸᱜ ᱵᱟᱵᱚ ᱧᱮᱞ ᱟᱠᱟᱫᱼᱟ ᱟᱨ ᱱᱚᱜᱼᱚᱭ ᱱᱤᱛᱚᱜ ᱱᱚᱣᱟ ᱡᱟᱦᱟᱸ ᱧᱮᱞᱮᱫᱼᱟ ᱯᱮ ᱱᱚᱣᱟ ᱫᱚ ᱯᱤᱠᱱᱤᱠ ᱥᱯᱚᱴ ᱠᱟᱱᱟ ᱟᱨ ᱯᱩᱨᱟᱹ ᱱᱚᱣᱟ ᱡᱟᱦᱟᱸ ᱤᱭᱟᱹ ᱫᱮᱠᱷᱟᱣ ᱟᱯᱮ ᱠᱟᱹᱱᱟᱹᱧ ᱱᱚᱣᱟ ᱫᱚ ᱢᱟᱱᱮ ᱥᱴᱟᱱᱴ ᱠᱟᱱᱟ ᱵᱟᱭᱤᱠ ᱵᱟᱭᱤᱠ ᱟᱨ ᱯᱷᱳᱨ ᱦᱩᱭᱞᱟᱨ ᱥᱴᱟᱱᱴ ᱠᱟᱱᱟ ᱚᱱᱛᱮ ᱢᱟᱲᱟᱝ ᱥᱮᱱ ᱦᱟᱱᱛᱮ ᱚᱱᱛᱮ ᱦᱚᱸ ᱡᱟᱦᱟᱸ ᱫᱷᱤᱨᱤ ᱠᱚ ᱦᱮᱱᱟᱜᱼᱟ ᱚᱱᱛᱮ ᱱᱚᱛᱮ ᱯᱮ ᱧᱮᱞ ᱫᱟᱲᱮᱭᱟᱜᱼᱟ ᱡᱚᱦᱟᱨ ᱜᱮ ᱥᱟᱱᱟᱢ ᱠᱚ ᱟᱨ ᱢᱤᱫᱴᱤᱡ ᱱᱟᱣᱟ ᱵᱷᱤᱰᱤᱭᱳ ᱨᱮ ᱟᱯᱮᱠᱤᱧ ᱥᱟᱹᱜᱩᱱ ᱫᱟᱨᱟᱭᱮᱫ ᱯᱮ ᱤᱧ ᱨᱚᱜᱷᱩᱱᱟᱛᱷ ᱟᱨ ᱛᱮᱦᱮᱧ ᱫᱚ ᱱᱚᱜᱼᱚᱭ ᱱᱚᱣᱟ ᱱᱟᱦᱟᱜ ᱧᱮᱞᱮᱫᱼᱟ ᱯᱮ ᱱᱚᱣᱟ ᱫᱚ ᱚᱠᱟ ᱡᱟᱭᱜᱟ ᱠᱟᱱᱟ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱡᱩᱫᱤ ᱵᱟᱯᱮ ᱵᱟᱲᱟᱭ ᱟᱠᱟᱫ ᱠᱷᱟᱱ ᱱᱟᱦᱟᱜ ᱵᱷᱤᱰᱤᱭᱳ ᱞᱟᱥᱴ ᱱᱟᱦᱟᱜ ᱤᱧ ᱞᱟᱹᱭᱟᱯᱮ ᱛᱟᱵᱚᱱᱟ ᱱᱚᱣᱟ ᱫᱚ ᱚᱠᱟ ᱡᱟᱭᱜᱟ ᱠᱟᱱᱟ ᱧᱮᱞ ᱫᱟᱲᱮᱭᱟᱜ ᱠᱟᱱᱟ ᱯᱮ ᱡᱟᱦᱟᱸᱭ ᱯᱮ ᱦᱮᱡ ᱟᱠᱟᱱ ᱠᱷᱟᱱ ᱯᱮ ᱵᱟᱲᱟᱭ ᱫᱟᱲᱮᱭᱟᱜᱼᱟ ᱱᱚᱣᱟ ᱡᱟᱭᱜᱟ ᱫᱚ ᱚᱠᱟ ᱨᱮᱭᱟᱜ ᱡᱟᱭᱜᱟ ᱠᱟᱱᱟ ᱟᱨ ᱢᱟ ᱢᱟᱲᱟᱝ ᱥᱮᱱ ᱱᱚᱣᱟ ᱵᱷᱤᱰᱤᱭᱳ ᱧᱮᱞ ᱛᱤᱧ ᱛᱟᱵᱚᱱ ᱯᱮ ᱟᱨ ᱱᱟᱦᱟᱜ ᱞᱟᱥᱴ ᱫᱷᱟᱹᱨᱤᱡ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱡᱮ ᱱᱚᱣᱟ ᱡᱟᱭᱜᱟ ᱫᱚ ᱚᱠᱟ ᱡᱟᱭᱜᱟ ᱠᱟᱱᱟ ᱟᱨ ᱡᱩᱫᱤ ᱵᱟᱯᱮ ᱵᱟᱲᱟᱭ ᱫᱟᱲᱮᱭᱟᱜᱼᱟ ᱱᱟᱦᱟᱜ ᱛᱚ ᱞᱟᱥᱴ ᱨᱮ ᱱᱟᱦᱟᱜ ᱤᱧ ᱞᱟᱹᱭᱟᱯᱮ ᱛᱟᱵᱚᱱᱟ ᱱᱟᱦᱟᱜ ᱟᱨ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣᱮᱫᱼᱟ ᱞᱟᱥᱴ ᱨᱮ ᱧᱮᱞ ᱧᱮᱞ ᱦᱩᱭ ᱠᱟᱛᱮᱫ ᱱᱟᱦᱟᱜ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱱᱚᱣᱟ ᱡᱟᱭᱜᱟ ᱫᱚ ᱚᱠᱟ ᱡᱟᱭᱜᱟ ᱠᱟᱱᱟ

ᱟᱨ ᱡᱩᱫᱤ ᱵᱟᱯᱮ ᱵᱟᱲᱟᱭ ᱠᱟᱜ ᱠᱷᱟᱱ ᱦᱟᱸᱜ ᱢᱟᱲᱟᱝ ᱥᱮᱱ ᱵᱷᱤᱰᱤᱭᱳ ᱧᱮᱞ ᱛᱟᱵᱚᱱ ᱯᱮ ᱢᱟᱲᱟᱝ ᱥᱮᱱ ᱵᱷᱤᱰᱤᱭᱳ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱡᱮ ᱱᱚᱣᱟ ᱡᱟᱭᱜᱟ ᱫᱚ ᱚᱠᱟ ᱨᱮᱭᱟᱜ ᱡᱟᱭᱜᱟ ᱠᱟᱱᱟ ᱟᱨ ᱱᱚᱣᱟ ᱡᱟᱭᱜᱟ ᱡᱟᱦᱟᱸ ᱡᱟᱭᱜᱟᱧ ᱫᱮᱠᱷᱟᱣ ᱟᱯᱮ ᱠᱟᱱᱟ ᱱᱚᱣᱟ ᱡᱟᱭᱜᱟ ᱫᱚ ᱢᱤᱫᱴᱤᱡ ᱟᱹᱰᱤ ᱯᱚᱨᱤᱪᱤᱛ ᱡᱟᱭᱜᱟ ᱠᱟᱱᱟ ᱱᱚᱜᱼᱚᱭ ᱱᱟᱦᱟᱜ ᱱᱤᱛᱚᱜ ᱤᱧ ᱫᱮᱠᱷᱟᱣ ᱟᱯᱮ ᱠᱟᱱ ᱱᱚᱣᱟ ᱫᱚ ᱢᱤᱫᱴᱤᱡ ᱟᱹᱰᱤ ᱜᱟᱱ ᱢᱟᱱᱮ ᱯᱚᱨᱤᱪᱤᱛ ᱡᱟᱭᱜᱟ ᱠᱟᱱᱟ ᱢᱟᱱᱮ ᱳᱣᱟᱨᱞᱰ ᱯᱷᱮᱢᱚᱥ ᱡᱟᱭᱜᱟ ᱠᱟᱱᱟ ᱠᱤᱱᱛᱩ ᱟᱯᱮ ᱡᱩᱫᱤ ᱚᱠᱚᱭ ᱯᱮ ᱵᱟᱰᱟᱭ ᱫᱟᱲᱮᱭᱟᱜ ᱠᱟᱱ ᱠᱷᱟᱱ ᱫᱚ ᱠᱚᱢᱮᱱᱴ ᱢᱟᱫᱽᱫᱷᱚᱢ ᱛᱮ ᱦᱟᱸᱜ ᱞᱟᱹᱭ ᱛᱟᱵᱚᱱ ᱯᱮ ᱱᱚᱜᱼᱚᱭ ᱧᱮᱞ ᱫᱟᱲᱮᱭᱟᱜ ᱠᱟᱱᱟ ᱯᱮ ᱠᱤᱱᱛᱩ ᱡᱚᱛᱚ ᱦᱚᱲ ᱜᱮ ᱱᱟᱦᱟᱜ ᱱᱚᱣᱟ ᱡᱟᱦᱟᱸ ᱫᱮᱠᱷᱟᱣ ᱟᱯᱮ ᱠᱟᱱ ᱛᱟᱵᱚᱱᱟᱹᱧ ᱱᱚᱣᱟ ᱫᱚ ᱱᱟᱦᱟᱜ ᱯᱮ ᱵᱟᱲᱟᱭ ᱜᱮᱛᱟ ᱵᱚᱱᱟ ᱡᱚᱛᱚ ᱦᱚᱲ ᱜᱮᱯᱮ ᱵᱟᱲᱟᱭᱟ ᱠᱤᱱᱛᱩ ᱧᱮᱞ ᱧᱮᱞ ᱠᱟᱜᱼᱟ ᱯᱮᱥᱮ ᱵᱟᱯᱮ ᱧᱮᱞ ᱠᱟᱜᱼᱟ ᱥᱩᱨ ᱠᱷᱚᱱ ᱡᱟᱦᱟᱸᱭ ᱠᱚ ᱥᱩᱨ ᱠᱷᱚᱱ ᱯᱮ ᱧᱮᱞ ᱠᱟᱜᱼᱟ ᱩᱱᱠᱩ ᱫᱚ ᱱᱟᱦᱟᱜ ᱯᱮ ᱵᱟᱲᱟᱭ ᱫᱟᱲᱮᱭᱟᱜ ᱜᱮᱭᱟ ᱟᱨ ᱡᱟᱦᱟᱸᱭ ᱠᱚ ᱵᱟᱯᱮ ᱵᱟᱲᱟᱭ ᱠᱟᱜᱼᱟ ᱱᱟᱦᱟᱜ ᱩᱱᱠᱩ ᱠᱚᱫᱚ ᱠᱚᱢᱮᱱᱴ ᱢᱟᱫᱽᱫᱷᱚᱢ ᱛᱮ ᱱᱟᱦᱟᱜ ᱤᱧ ᱞᱟᱹᱭ ᱟᱠᱚ ᱞᱟᱹᱭ ᱟᱯᱮ ᱛᱟᱵᱚᱱᱟ ᱱᱟᱦᱟᱜ ᱱᱚᱣᱟ ᱞᱟᱥᱴ ᱫᱷᱟᱹᱨᱤᱡ ᱱᱟᱦᱟᱜ ᱱᱚᱣᱟ ᱵᱷᱤᱰᱤᱭᱳ ᱨᱮ ᱛᱟᱦᱮᱱ ᱛᱟᱵᱚᱱ ᱯᱮ ᱢᱟ ᱛᱚᱵᱮ ᱮᱱᱡᱚᱭ ᱛᱟᱵᱚᱱ ᱯᱮ ᱪᱮᱫ ᱞᱮᱠᱟ ᱱᱚᱣᱟ ᱵᱷᱤᱰᱤᱭᱳ ᱧᱮᱞᱚᱜ ᱠᱟᱱᱟ ᱢᱟᱱᱮ ᱱᱚᱣᱟ ᱥᱤᱱᱟᱨᱤ ᱡᱟᱦᱟᱸ ᱧᱮᱞᱚᱜ ᱠᱟᱱᱟ ᱚᱱᱟ ᱟᱯᱮ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱱᱚᱜᱼᱚᱭ ᱱᱚᱛᱮ ᱡᱟᱦᱟᱸ ᱯᱮ ᱧᱮᱞᱮᱜᱼᱟ ᱱᱚᱛᱮ ᱦᱚᱸ ᱯᱤᱠᱱᱤᱠ ᱥᱯᱚᱴ ᱠᱟᱱᱟ ᱱᱚᱛᱮ ᱡᱟᱦᱟᱸ ᱥᱮᱱ ᱱᱚᱛᱮ ᱨᱮ ᱢᱟᱱᱮ ᱯᱨᱚᱛᱮᱠ ᱥᱟᱱᱰᱮ ᱟᱹᱰᱤᱜᱟᱱ ᱵᱷᱤᱲᱚ ᱡᱚᱢᱟᱜᱼᱟ ᱱᱚᱰᱮ ᱧᱮᱞ ᱫᱟᱲᱮᱭᱟᱜ ᱠᱟᱱᱟ ᱯᱮ ᱱᱚᱛᱮ ᱩᱱᱟᱹᱜ ᱴᱷᱤᱠ ᱥᱟᱺᱦᱤᱡ ᱵᱟᱠᱚ ᱧᱮᱞᱚᱜ ᱠᱟᱱᱟ ᱠᱤᱱᱛᱩ ᱱᱚᱣᱟ ᱠᱚᱫᱚ ᱯᱤᱠᱱᱤᱠ ᱥᱯᱚᱴ ᱠᱟᱱᱟ ᱱᱚᱣᱟ ᱵᱷᱩᱵᱽᱱᱮᱥᱥᱚᱨ ᱪᱮᱛᱟᱱ ᱨᱮ ᱢᱤᱫᱴᱤᱡ ᱯᱤᱠᱱᱤᱠ ᱥᱯᱚᱴ ᱠᱟᱱᱟ ᱱᱚᱣᱟ ᱫᱚ ᱟᱨ ᱱᱚᱣᱟ ᱯᱤᱠᱱᱤᱠ ᱥᱯᱚᱴ ᱫᱚ ᱢᱟᱲᱟᱝ ᱫᱚ ᱩᱱᱟᱹᱜ ᱰᱮᱵᱷᱞᱚᱯ ᱵᱟᱝ ᱛᱟᱦᱮᱸ ᱠᱟᱱᱟ ᱱᱤᱛᱚᱜ ᱰᱮᱵᱷᱞᱚᱯ ᱵᱟᱠᱷᱨᱟ ᱛᱮ ᱠᱟᱹᱢᱤ ᱪᱟᱹᱞᱩ ᱟᱠᱟᱱᱟ ᱱᱚᱜᱼᱚᱸᱭ ᱱᱚᱣᱟ ᱠᱚᱨᱮᱜ ᱯᱮ ᱧᱮᱞ ᱫᱟᱲᱮᱭᱟᱜᱼᱟ ᱡᱮ ᱱᱤᱛᱚᱜ ᱢᱟᱱᱮ ᱳᱰᱤᱥᱟ ᱜᱚᱨᱢᱮᱱᱴ ᱟᱡ ᱢᱟᱱᱮ ᱱᱚᱰᱮ ᱢᱤᱫᱴᱤᱡ ᱯᱤᱠᱱᱤᱠ ᱦᱚᱵ ᱵᱮᱱᱟᱣ ᱞᱟᱹᱜᱤᱫ ᱛᱮ ᱟᱹᱰᱤ ᱜᱟᱱᱮ ᱠᱩᱨᱩᱢᱩᱴᱩ ᱟᱠᱟᱜᱼᱟ ᱟᱨ ᱡᱩᱫᱤ ᱟᱯᱮ ᱡᱟᱦᱟᱸ ᱛᱤᱥᱚᱜ ᱯᱮ ᱦᱤᱡᱩᱜ ᱠᱷᱟᱱ ᱱᱚᱣᱟ ᱯᱤᱠᱱᱤᱠ ᱥᱯᱚᱴ ᱯᱮ ᱦᱮᱡ ᱫᱟᱲᱮᱭᱟᱜᱼᱟ ᱱᱚᱣᱟ ᱯᱤᱠᱱᱤᱠ ᱥᱯᱚᱴ ᱨᱮᱭᱟᱜ ᱧᱩᱛᱩᱢ ᱦᱟᱸᱜ ᱵᱷᱤᱰᱤᱭᱳ ᱞᱟᱥᱴ ᱨᱮ ᱦᱟᱸᱜ ᱤᱧ ᱞᱟᱹᱭ ᱟᱯᱮ ᱛᱟᱵᱚᱱᱟ ᱟᱨ ᱡᱩᱫᱤ ᱡᱟᱦᱟᱸᱭ ᱜᱮᱯᱮ ᱦᱮᱡ ᱵᱟᱲᱟ ᱟᱠᱟᱱ ᱠᱷᱟᱱ ᱱᱟᱦᱟᱜ ᱯᱮ ᱵᱟᱲᱟᱭ ᱫᱟᱲᱮᱭᱟᱜ ᱜᱮᱭᱟ ᱱᱟᱦᱟᱜ ᱟᱨ ᱡᱟᱦᱟᱸᱭ ᱠᱚ ᱵᱟᱯᱮ ᱦᱮᱡ ᱟᱠᱟᱱᱟ ᱱᱟᱦᱟᱜ ᱚᱱᱟ ᱢᱟ ᱱᱟᱦᱟᱜ ᱢᱟᱲᱟᱝ ᱠᱷᱚᱱ ᱜᱤᱧ ᱞᱟᱹᱭ ᱟᱯᱮ ᱠᱟᱱᱟ ᱡᱮ ᱱᱚᱣᱟ ᱡᱟᱭᱜᱟ ᱫᱚ ᱚᱠᱟ ᱡᱟᱭᱜᱟ ᱠᱟᱱᱟ ᱱᱟᱦᱟᱜ ᱵᱷᱤᱰᱤᱭᱳ ᱞᱟᱥᱴ ᱨᱮ ᱱᱟᱦᱟᱜ ᱤᱧ ᱞᱟᱹᱭ ᱟᱯᱮ ᱛᱟᱵᱚᱱᱟ ᱚᱱᱛᱮ ᱧᱮᱞ ᱫᱟᱲᱮᱭᱟᱜ ᱠᱟᱱᱟ ᱯᱮ ᱱᱚᱰᱮ ᱫᱚ ᱢᱟᱱᱮ ᱵᱟᱯᱞᱟ ᱚᱲᱟᱜ ᱠᱚᱦᱚᱸ ᱟᱨ ᱡᱟᱦᱟᱸ ᱨᱤᱝ ᱥᱮᱨᱮᱢᱚᱱᱤ ᱵᱟᱨᱛᱷᱰᱮ ᱟᱨ ᱟᱹᱰᱤᱜᱟᱱ ᱢᱟᱱᱮ ᱱᱚᱰᱮ ᱦᱩᱭᱩᱜᱼᱟ ᱡᱟᱦᱟᱸ ᱯᱨᱳᱜᱨᱟᱢ ᱠᱚᱦᱚᱸ ᱟᱹᱰᱤᱜᱟᱱ ᱯᱨᱳᱜᱨᱟᱢ ᱠᱚ ᱱᱚᱰᱮ ᱠᱚ ᱫᱚᱦᱚᱭᱟ ᱦᱚᱲ ᱦᱚᱸ ᱟᱨ ᱢᱟᱲᱟᱝ ᱥᱮᱫ ᱦᱟᱸᱜ ᱧᱮᱞ ᱛᱟᱵᱚᱱ ᱯᱮ ᱢᱟᱲᱟᱝ ᱥᱮᱫ ᱨᱮᱦᱚᱸ ᱪᱮᱫ ᱞᱮᱠᱟ ᱵᱷᱤᱰᱤᱭᱳ ᱢᱟᱲᱟᱝ ᱥᱮᱫ ᱯᱮ ᱧᱮᱞ ᱞᱮᱠᱷᱟᱱ ᱱᱚᱰᱮᱱᱟᱜ ᱢᱟᱦᱚᱞ ᱡᱟᱦᱟᱸ ᱨᱳᱵᱽᱵᱟᱨ ᱦᱤᱞᱳᱜ ᱡᱟᱦᱟᱸ ᱢᱟᱦᱚᱞ ᱛᱟᱦᱮᱱᱟ ᱚᱱᱟ ᱢᱟᱦᱚᱞ ᱟᱯᱮ ᱯᱮ ᱮᱱᱡᱚᱭ ᱫᱟᱲᱮᱭᱟᱜᱼᱟ ᱢᱟ ᱛᱚᱵᱮ ᱢᱟᱲᱟᱝ ᱥᱮᱫ ᱟᱨᱦᱚᱸ ᱧᱮᱞ ᱛᱟᱵᱚᱱ ᱯᱮ ᱱᱚᱣᱟ ᱠᱚᱫᱚ ᱱᱟᱦᱟᱜ ᱨᱟᱹᱯᱩᱫ ᱠᱟᱛᱮ ᱠᱚ ᱱᱚᱣᱟ ᱠᱚ ᱱᱟᱦᱟᱜ ᱠᱟᱹᱢᱤ ᱪᱟᱹᱞᱩᱜᱼᱟ ᱠᱟᱹᱢᱤ ᱚᱞᱨᱮᱰᱤ ᱥᱴᱟᱨᱴ ᱟᱠᱟᱱᱟ ᱱᱚᱜᱼᱚᱸᱭ ᱱᱚᱣᱟ ᱠᱚ ᱱᱟᱦᱟᱜ ᱨᱟᱹᱯᱩᱫ ᱟᱠᱟᱜᱼᱟ ᱠᱚ ᱱᱚᱣᱟ ᱠᱚᱫᱚ ᱱᱚᱣᱟ ᱠᱚ ᱱᱚᱣᱟ ᱠᱚᱨᱮ ᱠᱟᱹᱢᱤ ᱪᱟᱹᱞᱩ ᱠᱟᱱᱟ ᱱᱚᱛᱮ ᱢᱟᱲᱟᱝ ᱥᱮᱫ ᱟᱨᱦᱚᱸ ᱧᱮᱞ ᱛᱟᱵᱚᱱ ᱯᱮ ᱱᱟᱦᱟᱜ ᱢᱟᱲᱟᱝ ᱥᱮᱫ ᱱᱚᱣᱟ ᱱᱚᱰᱮ ᱫᱚ ᱟᱹᱰᱤ ᱥᱟᱥᱛᱟ ᱡᱟᱦᱟᱸ ᱦᱟᱹᱬᱩ ᱦᱮᱱᱟᱜ ᱠᱚᱣᱟ ᱧᱮᱞ ᱫᱟᱲᱮᱭᱟᱠᱚ ᱠᱟᱱᱟ ᱯᱮ ᱱᱩᱠᱤᱱ ᱵᱟᱨᱭᱟ ᱦᱟᱹᱬᱩ ᱦᱮᱱᱟᱜ ᱠᱤᱱᱟ ᱱᱚᱰᱮ ᱟᱨ ᱱᱚᱛᱮ ᱱᱟᱦᱟᱜ ᱱᱚᱜᱼᱚᱸᱭ ᱱᱩᱠᱤᱱ ᱪᱮᱫ ᱯᱟᱭᱤᱯ ᱨᱮ ᱫᱟᱜ ᱮ ᱧᱩᱭᱮᱫᱼᱟ ᱦᱚᱯᱚᱱ ᱛᱟᱭ ᱚᱱᱛᱮ ᱞᱟᱛᱟᱨ ᱥᱮᱱ ᱠᱚᱭᱮᱠ ᱯᱮ ᱞᱟᱛᱟᱨ ᱥᱮᱱ ᱡᱟᱦᱟᱸ ᱯᱮ ᱧᱮᱞ ᱫᱟᱲᱮᱭᱟᱜᱼᱟ ᱱᱚᱛᱮ ᱫᱚ ᱯᱤᱠᱱᱤᱠ ᱥᱯᱚᱴ ᱠᱟᱱᱟ ᱜᱚᱴᱟ ᱜᱮ ᱱᱚᱣᱟ ᱫᱚ ᱯᱤᱠᱱᱤᱠ ᱥᱯᱚᱴ ᱦᱚᱸ ᱟᱨ ᱡᱟᱦᱟᱸ ᱵᱟᱨᱛᱷᱰᱮ ᱥᱮᱨᱮᱢᱚᱱᱤ ᱵᱟᱨᱛᱷᱰᱮ ᱨᱤᱝ ᱥᱮᱨᱮᱢᱚᱱᱤ ᱟᱨᱦᱚᱸ ᱟᱹᱰᱤᱜᱟᱱ ᱢᱟᱱᱮ ᱱᱚᱰᱮ ᱦᱩᱭᱩᱜᱼᱟ ᱵᱟᱯᱞᱟ ᱚᱲᱟᱜ ᱠᱚᱦᱚᱸ ᱱᱚᱰᱮ ᱦᱩᱭᱩᱜ ᱜᱮᱭᱟ ᱟᱨ ᱡᱟᱦᱟᱸᱭ ᱠᱚ ᱱᱟᱦᱟᱜ ᱯᱮ ᱵᱟᱲᱟᱭ ᱫᱟᱲᱮᱭᱟᱜ ᱠᱟᱱᱟ ᱛᱚ ᱩᱱᱠᱩ ᱱᱟᱦᱟᱜ ᱫᱚᱯᱮ ᱵᱟᱲᱟᱭ ᱫᱟᱲᱮᱭᱟᱜ ᱜᱮᱭᱟ ᱡᱟᱦᱟᱸᱭ ᱠᱚᱯᱮ ᱦᱮᱡ ᱵᱟᱲᱟ ᱟᱠᱟᱱ ᱠᱷᱟᱱ ᱯᱮ ᱵᱟᱲᱟᱭ ᱫᱟᱲᱮᱭᱟᱜᱼᱟ ᱟᱨ ᱡᱟᱦᱟᱸᱭ ᱠᱚ ᱵᱟᱯᱮ ᱦᱮᱡ ᱟᱠᱟᱱᱟ ᱥᱚᱢᱚᱭ ᱠᱚ ᱧᱟᱢ ᱠᱟᱛᱮᱫ ᱡᱩᱫᱤ ᱥᱚᱢᱚᱭ ᱠᱚᱯᱮ ᱧᱟᱢ ᱠᱷᱟᱱ ᱫᱚ ᱱᱚᱰᱮ ᱵᱷᱩᱵᱽᱱᱮᱥᱥᱚᱨ ᱡᱟᱦᱟᱸ ᱛᱤᱥᱚᱜ ᱡᱟᱦᱟᱸᱭ ᱜᱮᱯᱮ ᱦᱤᱡᱩᱜ ᱠᱟᱱᱟ ᱵᱷᱩᱵᱽᱱᱮᱥᱥᱚᱨ ᱵᱷᱩᱵᱽᱱᱮᱥᱚᱨ ᱢᱟ ᱯᱨᱟᱭ ᱟᱵᱚ ᱦᱤᱡᱩᱜ ᱠᱟᱱ ᱜᱮᱭᱟ ᱵᱚ ᱮᱠᱡᱟᱢ ᱮᱢ ᱠᱚ ᱛᱚ ᱮᱠᱡᱟᱢ ᱮᱢ ᱠᱚ ᱦᱤᱡᱩᱜ ᱠᱟᱱ ᱡᱚᱠᱷᱟᱡ ᱡᱩᱫᱤ ᱴᱟᱭᱤᱢ ᱩᱰᱩᱠ ᱠᱟᱛᱮ ᱯᱮ ᱦᱮᱡ ᱫᱟᱲᱮᱭᱟᱜ ᱠᱷᱟᱱ ᱦᱤᱡᱩᱜ ᱛᱟᱵᱚᱱ ᱯᱮ ᱟᱫᱚ ᱫᱚᱠᱟᱱ ᱦᱮᱱᱟᱜᱼᱟ ᱱᱚᱰᱮ ᱦᱚᱸ ᱡᱟᱦᱟᱸᱭ ᱡᱩᱫᱤ ᱯᱮ ᱦᱮᱡ ᱫᱟᱲᱮᱭᱟᱜ ᱦᱤᱡᱩᱜ ᱠᱷᱟᱱ ᱫᱚ ᱵᱷᱚᱡᱤ ᱵᱟᱠᱷᱨᱟ ᱱᱚᱰᱮ ᱡᱚᱛᱚᱣᱟᱜ ᱦᱟᱱᱰᱟ ᱰᱮᱠᱪᱤ ᱠᱚ ᱡᱚᱛᱚᱣᱟᱜ ᱧᱟᱢᱚᱜᱼᱟ ᱟᱨ ᱜᱮᱥ ᱠᱚᱦᱚᱸ ᱜᱚᱴᱟ ᱡᱚᱛᱚᱣᱟᱜ ᱧᱟᱢᱚᱜᱼᱟ ᱱᱚᱣᱟ ᱧᱮᱞ ᱫᱟᱲᱮᱭᱟᱜ ᱠᱟᱱᱟ ᱯᱮ ᱱᱚᱛᱮ ᱦᱚᱸ ᱟᱹᱰᱤ ᱜᱟᱱ ᱢᱟᱱᱮ ᱵᱷᱤᱲ ᱦᱮᱱᱟᱜᱼᱟ ᱜᱚᱴᱟ ᱛᱮᱦᱮᱧ ᱥᱚᱱᱰᱮ ᱫᱤᱱ ᱨᱮᱫᱚ ᱯᱩᱨᱟᱹ ᱵᱩᱠᱤᱝ ᱛᱟᱦᱮᱱᱟ ᱱᱚᱣᱟ ᱯᱤᱱᱰᱤ ᱠᱚᱦᱚᱸ ᱢᱟᱲᱟᱝ ᱠᱷᱚᱱ ᱠᱚ ᱵᱩᱠᱤᱝ ᱠᱟᱜᱼᱟ ᱟᱨ ᱡᱩᱫᱤ ᱥᱚᱸᱜᱮ ᱦᱮᱡ ᱠᱟᱛᱮ ᱵᱩᱠᱤᱝ ᱵᱩᱠᱤᱝ ᱞᱟᱹᱜᱤᱫ ᱯᱮ ᱡᱩᱫᱤ ᱵᱩᱠᱤᱝ ᱠᱷᱟᱱ ᱯᱮ ᱛᱚᱵᱮ ᱚᱱᱟ ᱯᱤᱱᱰᱤ ᱫᱚ ᱵᱟᱝ ᱧᱟᱢᱚᱜᱼᱟ ᱟᱨ ᱱᱚᱰᱮ ᱡᱟᱦᱟᱸᱭ ᱡᱟᱹᱛᱠᱤ ᱠᱚ ᱵᱷᱚᱡᱤᱭᱮᱜᱼᱟ ᱠᱚ ᱵᱷᱚᱡᱤ ᱵᱟᱠᱷᱨᱟ ᱫᱚ ᱱᱤᱦᱟᱹᱛᱤ ᱡᱟᱦᱟᱸ ᱵᱩᱠᱤᱝ ᱫᱚᱨᱠᱟᱨ ᱵᱩᱠᱤᱝ ᱠᱟᱛᱮᱫ ᱜᱮ ᱵᱷᱚᱡᱤ ᱨᱮᱭᱟᱜ ᱱᱚᱰᱮ ᱫᱟᱣ ᱯᱮ ᱦᱟᱛᱟᱣ ᱫᱟᱲᱮᱭᱟᱜᱼᱟ ᱟᱨ ᱵᱟᱝᱠᱷᱟᱱ ᱱᱚᱝᱠᱟ ᱡᱟᱦᱟᱸ ᱛᱤᱥ ᱱᱚᱝᱠᱟ ᱦᱮᱡ ᱠᱟᱛᱮ ᱴᱟᱴᱠᱟ ᱦᱮᱡ ᱠᱟᱛᱮ ᱵᱷᱚᱡᱤ ᱫᱚ ᱵᱟᱯᱮ ᱵᱷᱚᱡᱤ ᱫᱟᱲᱮᱭᱟᱜᱼᱟ ᱟᱨ ᱯᱷᱤᱥ ᱫᱚᱠᱚ ᱦᱟᱛᱟᱣ ᱜᱮᱭᱟ ᱡᱟᱦᱟᱸ ᱯᱤᱸᱰᱤ ᱵᱟᱠᱷᱨᱟ ᱯᱷᱤᱥ ᱫᱚ ᱦᱟᱛᱟᱣ ᱱᱤᱦᱟᱹᱛ ᱜᱮᱠᱚ ᱦᱟᱛᱟᱣ ᱜᱮᱭᱟ ᱱᱚᱛᱮ ᱯᱮ ᱧᱮᱞ ᱫᱟᱲᱮᱭᱟᱜ ᱠᱟᱱᱟ ᱱᱚᱛᱮ ᱱᱚᱜᱼᱚᱭ ᱡᱟᱦᱟᱸ ᱢᱟᱱᱮ ᱵᱷᱤᱰᱤᱭᱳ ᱧᱮᱞ ᱫᱟᱲᱮᱭᱟᱜ ᱠᱟᱱᱟ ᱯᱮ ᱱᱚᱣᱟ ᱚᱴᱳ ᱠᱚ ᱜᱟᱹᱰᱤ ᱡᱟᱛᱠᱤ ᱫᱚᱦᱚ ᱠᱟᱱᱟ ᱧᱮᱞ ᱫᱟᱲᱮᱭᱟᱜ ᱠᱟᱱᱟ ᱯᱮ ᱡᱮ ᱛᱤᱱᱟᱹᱜ ᱵᱷᱤᱲᱚ ᱛᱟᱦᱮᱱᱟ ᱥᱚᱱᱰᱮ ᱨᱮ ᱱᱤᱛᱚᱜ ᱢᱟ ᱪᱮᱫ ᱦᱚᱸ ᱴᱟᱭᱤᱢ ᱟᱹᱣᱨᱤᱜᱼᱟ ᱡᱚᱢ ᱴᱟᱭᱤᱢ ᱟᱹᱣᱨᱤᱜᱼᱟ ᱡᱚᱢ ᱴᱟᱭᱤᱢ ᱦᱩᱭ ᱞᱮᱱᱠᱷᱟᱱ ᱦᱟᱸᱜ ᱛᱤᱱᱟᱹᱜ ᱵᱷᱤᱲᱚ ᱛᱟᱦᱮᱱᱟ ᱚᱱᱟ ᱢᱟ ᱦᱟᱸᱜ ᱵᱟᱵᱚ ᱧᱮᱞ ᱟᱠᱟᱫᱼᱟ ᱟᱨ ᱱᱚᱜᱼᱚᱭ ᱱᱤᱛᱚᱜ ᱱᱚᱣᱟ ᱡᱟᱦᱟᱸ ᱧᱮᱞᱮᱫᱼᱟ ᱯᱮ ᱱᱚᱣᱟ ᱫᱚ ᱯᱤᱠᱱᱤᱠ ᱥᱯᱚᱴ ᱠᱟᱱᱟ ᱟᱨ ᱯᱩᱨᱟᱹ ᱱᱚᱣᱟ ᱡᱟᱦᱟᱸ ᱤᱭᱟᱹ ᱫᱮᱠᱷᱟᱣ ᱟᱯᱮ ᱠᱟᱹᱱᱟᱹᱧ ᱱᱚᱣᱟ ᱫᱚ ᱢᱟᱱᱮ ᱥᱴᱟᱱᱴ ᱠᱟᱱᱟ ᱵᱟᱭᱤᱠ ᱵᱟᱭᱤᱠ ᱟᱨ ᱯᱷᱳᱨ ᱦᱩᱭᱞᱟᱨ ᱥᱴᱟᱱᱴ ᱠᱟᱱᱟ ᱚᱱᱛᱮ ᱢᱟᱲᱟᱝ ᱥᱮᱱ ᱦᱟᱱᱛᱮ ᱚᱱᱛᱮ ᱦᱚᱸ ᱡᱟᱦᱟᱸ ᱫᱷᱤᱨᱤ ᱠᱚ ᱦᱮᱱᱟᱜᱼᱟ ᱚᱱᱛᱮ ᱱᱚᱛᱮ ᱯᱮ ᱧᱮᱞ ᱫᱟᱲᱮᱭᱟᱜᱼᱟ ᱱᱚᱣᱟ ᱡᱟᱦᱟᱸ ᱯᱮ ᱧᱮᱞᱮᱜᱼᱟ ᱱᱚᱣᱟ ᱱᱚᱣᱟ ᱢᱟᱲᱟᱝ ᱥᱮᱱ ᱱᱚᱣᱟ ᱦᱚᱸ ᱠᱟᱹᱢᱤ ᱪᱟᱹᱞᱩ ᱟᱠᱟᱱ ᱜᱮᱭᱟ ᱰᱮᱵᱷᱞᱚᱯᱢᱮᱱᱴ ᱣᱟᱨᱠ ᱪᱟᱹᱞᱩ ᱟᱠᱟᱱᱟ ᱱᱚᱛᱮ ᱱᱚᱣᱟ ᱠᱚᱫᱚ ᱱᱚᱣᱟ ᱫᱚ ᱢᱤᱫᱴᱤᱡ ᱵᱩᱨᱩ ᱠᱟᱱᱟ ᱵᱷᱩᱵᱽᱱᱮᱥᱚᱨ ᱵᱷᱩᱵᱽᱱᱮᱥᱚᱨ ᱥᱩᱨ ᱨᱮᱜᱮ ᱢᱤᱫᱴᱤᱡ ᱵᱩᱨᱩ ᱦᱮᱱᱟᱜᱼᱟ ᱚᱱᱟ ᱵᱩᱨᱩ ᱨᱮᱭᱟᱜ ᱡᱟᱭᱜᱟ ᱠᱟᱱᱟ ᱱᱚᱣᱟ ᱫᱚ ᱱᱚᱣᱟ ᱱᱚᱛᱮ ᱯᱤᱠᱱᱤᱠ ᱥᱯᱚᱴ ᱦᱮᱱᱟᱜᱼᱟ ᱯᱤᱠᱱᱤᱠ ᱥᱯᱚᱴ ᱱᱤᱛᱚᱜ ᱫᱚ ᱱᱟᱦᱟᱜ ᱨᱩᱣᱟᱹᱲ ᱦᱩᱭᱩᱜ ᱠᱟᱱᱟ ᱱᱚᱜᱼᱚᱭ ᱫᱮᱠᱷᱟᱣ ᱵᱟᱲᱟ ᱧᱚᱜᱟᱫ ᱯᱮᱭᱟ ᱱᱚᱣᱟ ᱡᱟᱭᱜᱟ ᱛᱮ ᱪᱮᱫ ᱞᱮᱠᱟ ᱧᱮᱞᱚᱜ ᱠᱟᱱᱟ ᱧᱮᱞ ᱫᱟᱲᱮᱭᱟᱜ ᱯᱮ ᱵᱩᱨᱩ ᱠᱷᱚᱱ ᱱᱟᱜ ᱟᱬᱜᱚ ᱦᱩᱭᱩᱜ ᱠᱟᱱᱟ ᱱᱤᱛᱚᱜ ᱟᱨ ᱱᱚᱜᱼᱚᱭ ᱧᱮᱞ ᱫᱟᱲᱮᱭᱟᱜ ᱠᱟᱱᱟ ᱯᱮ ᱛᱤᱱᱟᱹᱜ ᱪᱚᱴ ᱨᱮ ᱱᱚᱣᱟ ᱵᱩᱨᱩ ᱦᱮᱱᱟᱜᱼᱟ ᱵᱷᱩᱵᱽᱱᱮᱥᱚᱨ ᱵᱷᱤᱛᱤᱨ ᱨᱮᱦᱚᱸ ᱡᱟᱦᱟᱸᱭ ᱠᱚ ᱵᱟᱯᱮ ᱵᱟᱲᱟᱭ ᱠᱟᱜᱼᱟ ᱵᱩᱨᱩ ᱦᱮᱱᱟᱜᱼᱟ ᱢᱮᱱᱛᱮ ᱛᱮᱦᱮᱧ ᱫᱚ ᱵᱩᱨᱩᱧ ᱫᱮᱠᱷᱟᱣᱮᱫ ᱯᱮ ᱛᱟᱵᱚᱱᱟ ᱟᱨ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱜᱼᱟ ᱢᱟ ᱛᱚᱵᱮ ᱠᱷᱟᱱ ᱡᱩᱫᱤ ᱯᱮ ᱠᱩᱥᱤᱭᱟᱜ ᱛᱤᱧ ᱠᱷᱟᱱ ᱞᱟᱭᱤᱠ ᱛᱤᱧ ᱯᱮ ᱟᱨ ᱡᱩᱫᱤ ᱯᱮ ᱠᱩᱥᱤᱭᱟᱜ ᱠᱟᱱᱟ ᱟᱨᱦᱚᱸ ᱱᱚᱝᱠᱟ ᱜᱮ ᱟᱯᱮ ᱨᱮᱱ ᱡᱚᱴᱟᱣ ᱠᱚᱴᱷᱮᱱ ᱥᱮᱭᱟᱨ ᱯᱮ ᱩᱱᱠᱩ ᱦᱚᱸ ᱱᱚᱣᱟ ᱤᱧᱟᱹᱜ ᱵᱷᱤᱰᱤᱭᱳ ᱠᱚ ᱧᱮᱞ ᱫᱟᱲᱮᱭᱟᱜᱼᱟ ᱯᱩᱨᱟᱹ ᱦᱤᱞ ᱴᱚᱯ ᱠᱷᱚᱱ ᱱᱚᱛᱮ ᱟᱬᱜᱚ ᱦᱮᱡ ᱦᱩᱭᱱᱟ ᱱᱤᱛᱚᱜ ᱫᱚ ᱱᱚᱜᱼᱚᱱᱟ ᱜᱮᱴ ᱩᱰᱩᱠ ᱦᱩᱭᱩᱜ ᱠᱟᱱᱟ ᱱᱟᱦᱟᱜ ᱟᱨ ᱡᱟᱦᱟᱸᱭ ᱠᱚᱯᱮ ᱧᱮᱞ ᱟᱠᱟᱫ ᱠᱷᱟᱱ ᱢᱟ ᱱᱟᱦᱟᱜ ᱯᱮ ᱢᱮᱱᱟ ᱱᱚᱣᱟ ᱵᱟᱲᱟᱭ ᱦᱚᱲ ᱫᱚᱯᱮ ᱵᱟᱲᱟᱭ ᱫᱟᱲᱮᱭᱟᱜ ᱜᱮᱭᱟ ᱱᱟᱦᱟᱜ ᱟᱨ ᱡᱟᱦᱟᱸᱭ ᱠᱚ ᱵᱟᱯᱮ ᱵᱟᱲᱟᱭ ᱠᱟᱜᱼᱟ ᱞᱟᱹᱭ ᱫᱚᱦᱚ ᱟᱯᱮ ᱠᱟᱹᱱᱟᱹᱧ ᱱᱚᱣᱟ ᱫᱚ ᱵᱷᱩᱵᱽᱱᱮᱥᱚᱨ ᱡᱟᱦᱟᱸ ᱠᱤᱥ ᱥᱩᱨ ᱥᱤᱠᱷᱚᱨ ᱪᱚᱱᱰᱤ ᱥᱩᱨ ᱨᱮᱭᱟᱜ ᱡᱟᱭᱜᱟ ᱠᱟᱱᱟ ᱱᱚᱜᱼᱚᱭ ᱱᱟᱦᱟᱜ ᱡᱟᱦᱟᱸ ᱯᱟᱹᱪᱷᱞᱟᱹ ᱯᱟᱥᱴᱟ ᱨᱮᱯᱮ ᱧᱮᱞᱮᱜᱼᱟ ᱱᱚᱣᱟ ᱵᱩᱨᱩ ᱪᱮᱛᱟᱱ ᱜᱮ ᱫᱮᱡ ᱦᱩᱭ ᱞᱮᱱ ᱛᱟᱦᱮᱸᱫ ᱱᱚᱣᱟ ᱫᱚ ᱥᱤᱠᱷᱚᱨ ᱪᱚᱱᱰᱤ ᱠᱚ ᱢᱮᱛᱟᱜᱼᱟ ᱵᱷᱩᱵᱽᱱᱮᱥᱚᱨ ᱥᱩᱨ ᱡᱟᱦᱟᱸ ᱠᱤᱥ ᱥᱩᱨ ᱨᱮᱭᱟᱜ ᱡᱟᱭᱜᱟ ᱠᱟᱱᱟ ᱥᱤᱠᱷᱚᱨ ᱪᱟᱹᱰᱤ ᱟᱹᱰᱤᱜᱟᱱ ᱰᱮᱵᱷᱞᱚᱯᱢᱮᱱᱴ ᱳᱣᱟᱨᱠ ᱪᱟᱹᱞᱩ ᱟᱠᱟᱱᱟ ᱟᱨ ᱧᱮᱞ ᱫᱟᱲᱮᱭᱟᱜ ᱠᱟᱱᱟ ᱯᱮ ᱱᱚᱣᱟ ᱡᱟᱦᱟᱸ ᱤᱭᱟᱹ ᱦᱮᱱᱟᱜᱼᱟ ᱟᱹᱰᱤᱜᱟᱱ ᱵᱮᱥ ᱠᱟᱹᱢᱤ ᱪᱟᱹᱞᱩ ᱟᱠᱟᱱᱟ ᱟᱨ ᱢᱤᱫ ᱥᱮᱨᱢᱟ ᱵᱟᱨ ᱥᱮᱨᱢᱟ ᱠᱟᱱ ᱜᱮ ᱱᱟᱦᱟᱜ ᱯᱮ ᱧᱮᱞ ᱫᱟᱲᱮᱭᱟᱜᱼᱟ ᱱᱟᱦᱟᱜ ᱱᱚᱣᱟ ᱡᱟᱭᱜᱟ ᱟᱵᱚ ᱪᱤᱱᱦᱟᱹ ᱦᱚᱸ ᱵᱟᱯᱮ ᱪᱤᱱᱦᱟᱹ ᱫᱟᱲᱮᱭᱟᱜᱼᱟ ᱢᱟ ᱛᱚᱵᱮ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫ ᱛᱤᱧᱟ ᱠᱚᱢᱮᱱᱴ ᱢᱟᱫᱽᱫᱷᱚᱢ ᱛᱮ ᱞᱟᱹᱭ ᱛᱟᱵᱚᱱ ᱯᱮ ᱟᱨ ᱡᱩᱫᱤ ᱠᱩᱥᱤᱭᱟᱜ ᱠᱟᱱ ᱠᱷᱟᱱ ᱯᱮ ᱟᱨ ᱟᱵᱚ ᱳᱰᱤᱥᱟ ᱵᱟᱦᱨᱮ ᱨᱮ ᱡᱟᱹᱛᱠᱤ ᱦᱚᱲ ᱦᱚᱸᱠᱚ ᱛᱟᱦᱮᱱ ᱠᱟᱱᱟ ᱩᱱᱠᱩ ᱦᱚᱲ ᱦᱚᱸᱠᱚ ᱵᱟᱲᱟᱭ ᱫᱟᱲᱮᱭᱟᱜᱼᱟ ᱡᱮ ᱵᱟᱝᱟ ᱵᱷᱩᱵᱽᱱᱮᱥᱥᱚᱨ ᱨᱮ ᱱᱚᱝᱠᱟᱱ ᱡᱟᱭᱜᱟ ᱦᱮᱱᱟᱜᱼᱟ ᱟᱨ ᱡᱩᱫᱤ ᱟᱠᱚ ᱦᱚᱸ ᱡᱟᱦᱟᱸ ᱛᱤᱥᱚᱜ ᱠᱚ ᱦᱤᱡᱩᱜ ᱠᱷᱟᱱ ᱱᱚᱣᱟ ᱡᱟᱭᱜᱟ ᱠᱚ ᱧᱮᱞ ᱫᱟᱲᱮᱭᱟᱜᱼᱟ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱫᱚ ᱱᱤᱱᱟᱹᱜ ᱨᱮᱜᱮᱧ ᱢᱩᱪᱟᱹᱫᱮᱜᱼᱟ ᱡᱚᱦᱟᱨ ᱜᱮ ᱡᱚᱦᱟᱨ ᱢᱟᱨᱟᱝ ᱵᱩᱨᱩ